ᱡᱚᱦᱟᱨ ᱜᱮ ᱜᱟᱛᱮ ᱠᱚ ᱛᱤᱧ ᱛᱮᱦᱮᱧ ᱟᱨᱦᱚᱸ ᱥᱟᱹᱨᱤ ᱠᱟᱛᱷᱟ ᱡᱟᱹᱨᱩᱲ ᱠᱟᱛᱷᱟ ᱠᱟᱹᱴᱤᱡ ᱠᱟᱛᱷᱟ ᱟᱸᱡᱚᱢ ᱟᱵᱚᱱ ᱥᱮᱫᱟᱭ ᱨᱮᱭᱟᱜ ᱜᱚᱞᱯᱚ ᱵᱚᱞᱛᱮ ᱵᱷᱚᱫᱨᱚ ᱢᱟᱦᱟᱡᱚᱱ ᱮᱠᱫᱚᱢ ᱵᱷᱟᱹᱜᱤ ᱵᱷᱚᱫᱨᱚ ᱢᱟᱦᱟᱡᱚᱱ ᱵᱷᱟᱹᱜᱤ ᱵᱷᱤ ᱟᱭ ᱯᱤ ᱢᱟᱦᱟᱡᱚᱱ ᱟᱹᱛᱩ ᱚᱲᱟᱜ ᱦᱮᱡ ᱠᱟᱛᱮ ᱵᱟᱡᱟᱨ ᱠᱷᱚᱱ ᱟᱹᱛᱩ ᱚᱲᱟᱜ ᱦᱮᱡ ᱠᱟᱛᱮ ᱟᱜᱚᱥᱴ ᱢᱟᱥ ᱯᱟᱨᱚᱢ ᱠᱟᱛᱮ ᱥᱮᱯᱴᱮᱢᱵᱚᱨ ᱥᱮᱯᱴᱮᱢᱵᱚᱨ ᱮᱠ ᱫᱩᱭ ᱛᱟᱹᱨᱤᱠᱷ ᱱᱟᱜᱟᱫ ᱜᱷᱚᱴᱱᱟ ᱜᱷᱚᱴᱟᱣ ᱞᱮᱱᱟ ᱪᱮᱫ ᱪᱮᱠᱟᱭᱮᱱᱟ ᱟᱛᱳ ᱚᱲᱟᱜ ᱦᱮᱡ ᱮᱱᱟ ᱫᱩᱲᱩᱵ ᱵᱟᱭ ᱫᱩᱲᱩᱵᱼᱟ ᱦᱚᱲᱟᱜ ᱚᱲᱟᱜ ᱨᱮ ᱵᱟᱹᱲᱤᱡ ᱜᱮ ᱥᱚ ᱠᱟᱱᱟ ᱵᱟᱹᱲᱤᱡ ᱜᱮᱠᱚ ᱧᱮᱞᱚᱜ ᱠᱟᱱᱟ ᱟᱫᱚᱭ ᱪᱟᱞᱟᱜ ᱨᱩᱣᱟᱹᱲ ᱪᱟᱞᱟᱜ ᱚᱠᱛᱮ ᱡᱩᱢᱤ ᱠᱷᱮᱛ ᱠᱚ ᱧᱮᱞ ᱟᱹᱪᱩᱨ ᱵᱟᱲᱟ ᱠᱟᱛᱮ ᱮ ᱪᱟᱞᱟᱜ ᱠᱟᱱᱟ ᱚᱲᱟᱜ ᱮ ᱪᱟᱞᱟᱜ ᱠᱟᱱᱟ ᱟᱫᱚ ᱪᱟᱞᱟᱜ ᱚᱠᱛᱮ ᱨᱮ ᱚᱱᱟ ᱟᱹᱭᱩᱵ ᱵᱮᱞᱟ ᱵᱟᱨᱦᱮ ᱡᱟᱹᱨᱩᱲ ᱟᱫᱮᱭᱟ ᱵᱚᱞᱛᱮ ᱴᱟᱺᱰᱤ ᱛᱮ ᱡᱟᱹᱨᱩᱲ ᱟᱫᱮᱭᱟ ᱟᱫᱚ ᱡᱟᱹᱨᱩᱲ ᱟᱫᱮ ᱠᱷᱟᱱ ᱢᱟ ᱧᱮᱞᱮ ᱯᱮ ᱩᱱᱤ ᱵᱷᱚᱫᱽᱨᱚ ᱢᱚᱦᱟᱡᱚᱱ ᱚᱱᱟ ᱠᱟᱹᱴᱤᱡ ᱠᱟᱹᱴᱤᱡ ᱦᱩᱲᱩ ᱦᱟᱹᱨᱭᱟᱹᱲ ᱜᱚᱫ ᱠᱟᱱ ᱠᱮᱵᱚᱞ ᱟᱨ ᱯᱤᱰᱷᱟᱹ ᱫᱚ ᱟᱹᱰᱤ ᱱᱚᱨᱚᱢ ᱛᱟᱦᱮᱱᱟ ᱚᱱᱟ ᱠᱚ ᱫᱤᱱ ᱨᱮ ᱟᱨ ᱟᱹᱛᱩ ᱜᱷᱟᱰᱞᱟᱜ ᱠᱚᱜᱼᱟ ᱛᱷᱚᱲᱟ ᱛᱷᱚᱲᱟ ᱫᱟᱜ ᱡᱟᱭᱜᱟ ᱡᱟᱭᱜᱟ ᱛᱮᱫᱚ ᱛᱟᱦᱮᱱᱟ ᱟᱫᱚ ᱚᱱᱠᱟᱱ ᱴᱷᱮᱱ ᱜᱮ ᱩᱱᱤ ᱫᱚ ᱰᱟᱹᱰᱤ ᱛᱮ ᱵᱟᱲᱟ ᱠᱟᱛᱮᱫ ᱫᱟᱜ ᱠᱷᱚᱨᱚᱪ ᱮ ᱪᱟᱞᱟᱣ ᱮᱱᱟ ᱟᱫᱚ ᱢᱟ ᱧᱮᱞ ᱢᱮ ᱦᱚᱲ ᱫᱚᱠᱚ ᱚᱱᱠᱟᱱ ᱜᱮᱭᱟ ᱜᱤᱫᱽᱨᱟᱹ ᱠᱚᱦᱚᱸ ᱠᱚ ᱚᱱᱠᱟᱱ ᱜᱮᱭᱟ ᱦᱟᱭᱨᱮ ᱠᱟᱹᱣᱢᱟᱹᱣ ᱠᱟᱹᱣᱢᱟᱹᱣ ᱟᱫᱚ ᱩᱱᱤ ᱫᱚ ᱟᱫ ᱢᱟᱫ ᱚᱱᱟ ᱫᱟᱜ ᱮ ᱠᱷᱚᱨᱚᱪ ᱠᱮᱫᱟ ᱫᱟᱜ ᱫᱟᱜ ᱛᱟᱭᱟ ᱵᱟᱥ ᱟᱨᱮ ᱨᱟᱠᱟᱵ ᱪᱟᱞᱟᱣ ᱮᱱᱟ ᱨᱟᱠᱟᱵ ᱪᱟᱞᱟᱣ ᱮᱱᱟ ᱦᱟᱹᱴᱤᱭᱟᱹ ᱥᱮᱫ ᱨᱟᱠᱟᱵ ᱪᱟᱞᱟᱣ ᱮᱱᱟ ᱟᱫᱚ ᱛᱷᱚᱲᱟ ᱛᱷᱚᱲᱟ ᱫᱟᱜ ᱮᱫᱟ ᱛᱷᱚᱲᱟ ᱛᱷᱚᱲᱟᱭ ᱫᱟᱜ ᱮᱫᱟ ᱟᱨ ᱪᱷᱟᱛᱟᱨ ᱢᱮᱱᱟᱜ ᱛᱟᱭᱟ ᱟᱫᱚ ᱪᱷᱟᱛᱟᱨ ᱫᱚ ᱴᱷᱤᱠ ᱱᱚᱜᱼᱚ ᱱᱚᱝᱠᱟ ᱱᱚᱝᱠᱟ ᱱᱚᱜᱼᱚ ᱱᱚᱝᱠᱟ ᱪᱷᱟᱛᱟᱨ ᱨᱮᱱᱟᱜ ᱮᱱᱛᱮᱫ ᱪᱷᱟᱛᱟᱨ ᱥᱟᱲ ᱠᱟᱛᱮᱫ ᱱᱚᱝᱠᱟ ᱪᱷᱟᱛᱟᱨ ᱠᱟᱛᱮᱫ ᱪᱟᱞᱟᱣ ᱮᱱᱟ ᱦᱟᱹᱴᱤᱭᱟᱹᱭ ᱵᱚᱞᱚᱭᱮᱱᱟ ᱟᱨᱮ ᱪᱷᱟᱛᱟᱨ ᱟᱠᱟᱱᱟ ᱟᱫᱚ ᱢᱟ ᱧᱮᱞ ᱢᱮ ᱟᱫ ᱢᱟ ᱫᱟᱜ ᱮ ᱠᱷᱚᱨᱚᱪ ᱞᱮᱫ ᱟᱨ ᱛᱤ ᱨᱮᱢᱟ ᱚᱱᱟ ᱤᱡ ᱢᱟ ᱛᱟᱦᱮᱸ ᱠᱟᱱ ᱛᱟᱭ ᱜᱮ ᱜᱷᱤᱱᱟᱹ ᱦᱟᱜ ᱛᱟᱭ ᱢᱟ ᱟᱫᱚ ᱚᱱᱟᱜᱮ ᱥᱚᱭᱮ ᱠᱟᱱᱟ ᱟᱭᱟᱜ ᱢᱚᱪᱟ ᱢᱩᱸ ᱥᱩᱨ ᱨᱮᱜᱮᱭ ᱥᱟᱵ ᱠᱟᱜᱼᱟ ᱟᱨ ᱦᱟᱹᱴᱤᱭᱟᱹ ᱨᱮ ᱜᱩᱰ ᱜᱩᱰ ᱦᱚᱲ ᱟᱫᱚᱭ ᱢᱮᱱ ᱮᱫᱟ ᱦᱟᱭᱨᱮ ᱦᱟᱭᱨᱮ ᱵᱚᱨᱜᱟᱫᱟᱨ ᱫᱚ ᱱᱩᱱᱟᱹᱜ ᱜᱟᱱ ᱠᱚ ᱜᱷᱤᱱᱟᱹ ᱦᱟᱣᱟ ᱱᱩᱱᱟᱹᱜ ᱜᱟᱱ ᱠᱚ ᱜᱷᱤᱱᱟᱹ ᱦᱟᱣᱟ ᱟᱹᱰᱤ ᱜᱷᱤᱱᱟᱹᱦᱟ ᱟᱨ ᱦᱚᱲ ᱴᱷᱮᱱ ᱵᱟᱝ ᱥᱩᱨᱩᱜ ᱥᱟᱱᱟ ᱞᱮᱫᱮᱭᱟ ᱟᱨ ᱛᱟᱭᱚᱢ ᱛᱮ ᱟᱡ ᱨᱮᱱ ᱵᱚᱨᱜᱟᱫᱟᱨ ᱦᱚᱸ ᱥᱮᱱ ᱥᱩᱨ ᱠᱟᱛᱮ ᱛᱷᱚᱲᱟ ᱵᱚᱞᱮ ᱠᱤᱱ ᱵᱟᱡᱟᱨᱟ ᱟᱫᱚᱭ ᱢᱮᱱ ᱠᱮᱫᱟ ᱵᱟᱝ ᱵᱟᱝ ᱵᱟᱹᱧ ᱵᱟᱡᱟᱨᱟ ᱟᱫᱚ ᱚᱱᱟ ᱦᱟᱹᱴᱤᱭᱟᱹ ᱥᱩᱨ ᱨᱮᱜᱮ ᱢᱤᱫᱴᱮᱱ ᱯᱩᱠᱷᱨᱤ ᱛᱟᱦᱮᱸ ᱠᱟᱱᱟ ᱯᱩᱠᱷᱨᱤ ᱥᱮᱱ ᱥᱩᱨ ᱠᱟᱛᱮ ᱛᱷᱚᱲᱟ ᱛᱤ ᱡᱟᱸᱜᱟ ᱠᱚ ᱟᱹᱨᱩᱵ ᱥᱟᱯᱷᱟ ᱠᱟᱛᱮ ᱛᱟᱭᱚᱢ ᱛᱮ ᱚᱱᱟ ᱰᱟᱦᱟᱨ ᱥᱩᱯᱩᱨ ᱨᱮᱜᱮ ᱢᱟᱱᱮ ᱥᱟᱫᱚᱢ ᱜᱟᱹᱰᱤ ᱠᱚ ᱛᱟᱦᱮᱱ ᱠᱟᱱ ᱛᱟᱦᱮᱱᱟ ᱟᱫᱚ ᱚᱱᱮ ᱥᱟᱫᱚᱢ ᱜᱟᱹᱰᱤ ᱨᱮ ᱫᱮᱡ ᱠᱟᱛᱮ ᱪᱟᱞᱟᱣ ᱮᱱᱟ ᱟᱫᱚ ᱛᱤ ᱡᱟᱸᱜᱟ ᱡᱮᱦᱮᱛᱩ ᱟᱹᱨᱩᱵ ᱮᱱᱟ ᱯᱩᱠᱷᱨᱤ ᱨᱮ ᱟᱨ ᱥᱟᱫᱚᱢ ᱜᱟᱹᱰᱤ ᱨᱮ ᱫᱮᱡ ᱮᱱᱟ ᱛᱟᱨᱯᱚᱨᱮ ᱢᱮᱱ ᱠᱮᱫᱟ ᱱᱤᱛ ᱩᱛᱟᱹᱨ ᱱᱟᱯᱟᱭ ᱤᱧ ᱟᱹᱭᱠᱟᱹᱣ ᱠᱮᱫᱟ ᱱᱤᱛ ᱩᱛᱟᱹᱨ ᱱᱟᱯᱟᱭ ᱤᱧ ᱟᱹᱭᱠᱟᱹᱣ ᱠᱮᱫᱟ ᱟᱫᱚ ᱱᱩᱠᱩ ᱱᱤᱱᱟᱹᱜ ᱜᱷᱟᱹᱱᱟᱹᱱᱤ ᱡᱟᱹᱛ ᱠᱟᱱᱟ ᱠᱚ ᱟᱹᱰᱤ ᱵᱟᱹᱲᱤᱡ ᱠᱚ ᱥᱚ ᱠᱟᱱᱟ ᱠᱚ ᱟᱨ ᱱᱤᱡᱮᱨᱟᱜ ᱛᱤ ᱨᱮᱜᱮ ᱛᱟᱦᱮᱸ ᱠᱟᱱ ᱛᱟᱭ ᱜᱷᱟᱹᱱᱟᱹᱱ ᱟᱛᱮᱫ ᱚᱱᱟ ᱫᱚ ᱛᱷᱚᱲᱟ ᱦᱚᱸ ᱵᱟᱭ ᱵᱩᱡᱷᱟᱹᱣ ᱞᱮᱫᱟ ᱩᱱᱤ ᱵᱷᱚᱫᱨᱚ ᱢᱟᱦᱟᱡᱚᱱ ᱫᱚ ᱟᱫᱚ ᱩᱱ ᱠᱷᱚᱱ ᱜᱮ ᱩᱱᱤ ᱫᱚ ᱟᱵᱚ ᱥᱟᱱᱛᱟᱞ ᱫᱚ ᱟᱹᱰᱤ ᱜᱷᱤᱱᱟᱹ ᱦᱟᱭ ᱞᱮᱠᱷᱟ ᱵᱚᱱᱟ ᱟᱨ ᱛᱟᱭᱚᱢ ᱛᱮᱫᱚ ᱡᱚᱛᱚ ᱢᱟᱦᱟᱡᱚᱱ ᱠᱚᱜᱮ ᱟᱵᱚ ᱫᱚ ᱟᱹᱰᱤ ᱜᱷᱤᱱᱟᱹ ᱦᱟᱠᱚ ᱞᱮᱠᱷᱟ ᱵᱚᱱᱟ ᱟᱨ ᱟᱠᱚ ᱫᱚ ᱟᱹᱰᱤ ᱥᱟᱯᱷᱟ ᱥᱟᱹᱯᱷᱤ ᱡᱟᱹᱛ ᱵᱚᱞᱮ ᱟᱠᱚ ᱫᱚ ᱟᱫᱚ ᱩᱱᱤ ᱵᱩᱨᱜᱟᱫᱟᱨ ᱩᱱᱤ ᱟᱵᱚ ᱥᱟᱱᱛᱟᱞ ᱵᱚᱭ ᱦᱚᱲ ᱫᱚ ᱮᱱᱛᱮᱫ ᱮ ᱧᱮᱞ ᱠᱮᱫᱟᱭ ᱡᱮ ᱢᱟᱦᱟᱡᱚᱱ ᱱᱩᱱᱟᱹᱜ ᱱᱚᱝᱨᱟᱭᱮᱫ ᱠᱟᱱᱟᱭ ᱱᱩᱱᱟᱹᱜ ᱜᱷᱤᱱᱟᱹᱭᱮᱫ ᱠᱟᱱᱟᱭ ᱟᱨ ᱟᱡ ᱡᱟᱦᱟᱱᱟᱜ ᱮᱢ ᱢᱮᱛᱟᱭ ᱠᱷᱟᱱ ᱛᱩᱭ ᱵᱮᱥᱤ ᱵᱩᱡᱷᱤᱥ

ᱵᱟᱰᱟᱭ ᱨᱮᱦᱚᱸᱭ ᱴᱷᱤᱠ ᱜᱮᱛᱟᱭᱟ ᱵᱟᱭ ᱵᱟᱰᱟᱭ ᱨᱮᱦᱚᱸᱭ ᱴᱷᱤᱠ ᱜᱮᱭᱟ ᱱᱚᱝᱨᱟ ᱜᱮ ᱨᱮᱦᱚᱸ ᱵᱮᱞᱟ ᱟᱡ ᱫᱚᱭ ᱥᱟᱯᱷᱟ ᱜᱮᱭᱟ ᱱᱚᱜᱼᱚ ᱱᱚᱝᱠᱟᱭᱮᱱᱟ ᱜᱚᱞᱯᱚ ᱫᱚ ᱵᱚᱭᱦᱟ ᱠᱚ ᱚᱱᱟᱛᱮ ᱱᱮᱛᱟᱨ ᱫᱷᱟᱹᱨᱤᱡ ᱮᱴᱟᱜ ᱡᱟᱹᱛ ᱠᱚ ᱟᱵᱚ ᱫᱚ ᱜᱷᱤᱱᱟᱹ ᱦᱟᱠᱚ ᱞᱮᱠᱷᱟ ᱵᱚᱱᱟ ᱟᱨ ᱟᱠᱚ ᱫᱚ ᱥᱟᱯᱷᱟ ᱥᱟᱹᱯᱷᱤ ᱢᱮᱱᱠᱷᱟᱱ ᱥᱟᱹᱨᱤ ᱛᱮᱫ ᱨᱮᱫᱚ ᱟᱠᱚ ᱜᱮᱠᱚ ᱜᱷᱤᱱᱟᱹ ᱦᱟᱣᱟ ᱟᱵᱚ ᱫᱚᱵᱚᱱ ᱥᱟᱯᱷᱟ ᱥᱟᱹᱯᱷᱤ ᱜᱮᱭᱟ ᱵᱩᱡᱷᱟᱹᱣ ᱠᱮᱫᱟ ᱵᱚᱱ ᱥᱟᱹᱨᱤ ᱛᱮ ᱥᱟᱹᱨᱤ ᱠᱟᱛᱷᱟ ᱟᱨ ᱱᱚᱣᱟ ᱛᱤᱱᱟᱹᱜ ᱦᱚᱲ ᱠᱚ ᱧᱮᱞ ᱞᱮᱫᱮᱭᱟ ᱩᱱᱠᱩ ᱡᱚᱛᱚ ᱦᱚᱲᱮ ᱞᱟᱹᱭᱟᱫ ᱠᱚᱣᱟ ᱛᱷᱚᱲᱟ ᱟᱨ ᱠᱚ ᱟᱹᱰᱤ ᱞᱟᱸᱫᱟ ᱢᱟ ᱥᱟᱱᱛᱟᱞ ᱠᱚ ᱛᱟᱞᱟ ᱨᱮ ᱟᱨ ᱩᱱᱤ ᱫᱚ ᱱᱚᱝᱨᱟ ᱜᱮᱠᱚ ᱞᱮᱠᱷᱟ ᱠᱮᱫᱮᱭᱟ ᱢᱮᱱᱠᱷᱟᱱ ᱥᱟᱹᱨᱤ ᱨᱮᱫᱚ ᱟᱵᱚ ᱱᱚᱝᱨᱟ ᱵᱚᱱ ᱞᱮᱠᱷᱟ ᱚᱪᱚᱭᱮᱱᱟ ᱟᱠᱚ ᱫᱚ ᱵᱚᱞᱮ ᱟᱹᱰᱤ ᱥᱟᱯᱷᱟ ᱥᱟᱹᱯᱷᱤ ᱢᱟᱥᱮ ᱟᱪᱪᱷᱟ ᱟᱢ ᱪᱷᱟᱛᱟᱨ ᱠᱚᱜ ᱟᱢ ᱱᱚᱝᱠᱟᱢ ᱪᱷᱟᱛᱟᱨ ᱟᱠᱟᱱᱟ ᱫᱟᱜ ᱮᱢ ᱵᱮᱵᱚᱦᱟᱨ ᱟᱠᱟᱫᱼᱟ ᱟᱨ ᱛᱤ ᱨᱮ ᱢᱮᱱᱟᱜ ᱛᱟᱢᱟ ᱢᱟᱹᱭᱞᱟᱹ ᱟᱨ ᱚᱱᱟ ᱜᱮ ᱥᱚᱭᱮᱫ ᱢᱮᱭᱟ ᱟᱨ ᱜᱚᱴᱟ ᱦᱟᱹᱴᱤᱭᱟᱹ ᱨᱮᱱ ᱦᱚᱲ ᱟᱢ ᱫᱚ ᱜᱷᱤᱱᱟᱹ ᱦᱟᱢ ᱞᱮᱠᱷᱟ ᱠᱮᱫ ᱠᱚᱣᱟ ᱱᱚᱜᱼᱚ ᱱᱚᱝᱠᱟᱱ ᱟᱠᱚ ᱢᱟᱦᱟᱡᱚᱱ ᱠᱚᱫᱚ ᱵᱚᱭᱦᱟ ᱟᱨ ᱵᱚᱞᱮ ᱵᱷᱚᱫᱽᱨᱚ ᱢᱟᱦᱟᱡᱚᱱ ᱵᱷᱚᱫᱽᱨᱚ ᱢᱟᱦᱟᱡᱚᱱ ᱵᱟᱡᱟᱨ ᱠᱷᱚᱱ ᱦᱮᱡ ᱟᱠᱟᱱᱟ ᱜᱟᱡᱟᱲ ᱨᱮᱱ ᱦᱚᱲ ᱫᱚ ᱜᱷᱤᱱᱟᱹ ᱦᱟᱢ ᱜᱟᱡᱟᱲ ᱨᱮᱱ ᱦᱚᱲ ᱟᱹᱰᱤ ᱜᱮᱵᱚᱱ ᱥᱟᱯᱷᱟᱣᱟ ᱟᱨ ᱵᱟᱡᱟᱨ ᱨᱮᱱ ᱫᱤᱠᱩ ᱫᱚ ᱟᱹᱰᱤ ᱜᱮᱠᱚ ᱱᱚᱝᱨᱟᱣᱟ᱾ ᱛᱤᱦᱤᱧ ᱦᱚᱸ ᱜᱟᱡᱟᱲ ᱨᱮᱱ ᱦᱚᱲᱟᱜ ᱚᱲᱟᱜ ᱫᱩᱣᱟᱹᱨ ᱥᱮᱫ ᱨᱮ ᱪᱮᱫ ᱞᱮᱠᱟ ᱥᱚᱣᱟ ᱥᱟᱯᱷᱟ ᱥᱟᱹᱯᱷᱤ ᱥᱟᱯᱷᱟ ᱜᱮᱭᱟ ᱵᱚᱱ ᱟᱨ ᱵᱟᱡᱟᱨ ᱨᱮᱱ ᱚᱲᱟᱜ ᱫᱩᱣᱟᱹᱨ ᱥᱩᱯᱩᱨ ᱨᱮ ᱢᱟᱥᱮ ᱵᱚᱱ ᱥᱚ ᱟᱹᱭᱠᱟᱹᱣᱟ ᱰᱨᱮᱱ ᱠᱚ ᱡᱚᱛᱚᱣᱟᱜ ᱛᱤᱱᱟᱹᱜ ᱢᱟᱹᱭᱞᱟᱹ ᱛᱟᱠᱚ ᱛᱤᱱᱟᱹᱜ ᱠᱚ ᱢᱟᱹᱭᱞᱟᱹᱣᱟ ᱥᱟᱹᱨᱤ ᱠᱟᱛᱷᱟ ᱠᱟᱱᱟ ᱵᱚᱭᱦᱟ ᱠᱚ ᱥᱟᱹᱨᱤ ᱠᱟᱛᱷᱟ ᱟᱵᱚ ᱫᱚᱵᱚᱱ ᱥᱟᱯᱷᱟ ᱥᱟᱹᱯᱷᱤ ᱜᱮᱭᱟ ᱩᱱᱠᱩ ᱫᱚᱠᱚ ᱢᱟᱹᱭᱞᱟᱹ ᱜᱮᱭᱟ ᱛᱚᱵᱮ ᱧᱮᱞᱚᱜ ᱨᱮᱫᱚ ᱟᱵᱚ ᱜᱮ ᱢᱟᱹᱭᱞᱟᱹ ᱵᱚᱱ ᱧᱮᱞᱚᱜᱼᱟ ᱩᱱᱠᱩ ᱫᱚ ᱥᱟᱯᱷᱟ ᱥᱟᱯᱷᱤ ᱠᱚ ᱧᱮᱞᱚᱜᱼᱟ ᱴᱷᱤᱠ ᱜᱮᱭᱟ ᱜᱟᱛᱮ ᱠᱚ ᱢᱟ ᱛᱚᱵᱮ ᱞᱟᱹᱭ ᱠᱤᱫᱟᱹᱧ ᱥᱟᱹᱨᱤ ᱠᱟᱛᱷᱟ ᱩᱱᱤ ᱵᱷᱚᱫᱨᱚ ᱢᱚᱦᱟᱡᱚᱱ ᱱᱚᱜᱼᱚ ᱱᱚᱝᱠᱟ ᱱᱚᱝᱨᱟ ᱟᱨ ᱟᱵᱚ ᱫᱚ ᱱᱚᱝᱨᱟ ᱛᱮᱦᱮᱧ ᱫᱷᱟᱹᱨᱤᱡ ᱮ ᱞᱮᱠᱷᱟ ᱟᱠᱟᱫ ᱵᱚᱱᱟ ᱦᱮᱸ ᱢᱟ ᱛᱚᱵᱮ ᱜᱟᱛᱮ ᱠᱚ ᱡᱚᱦᱟᱨ ᱡᱚᱦᱟᱨ